ᱡᱚᱦᱟᱨ ᱜᱮ ᱥᱟᱱᱟᱢ ᱵᱚᱸᱜᱟ ᱵᱩᱨᱩ ᱡᱟᱛᱮ ᱢᱤᱫᱛᱮ ᱢᱤᱫᱴᱟᱝ ᱢᱟᱦᱟᱨᱮ ᱥᱮ ᱢᱤᱫᱴᱟᱝ ᱰᱮᱴ ᱨᱮᱵᱚᱱ ᱵᱚᱸᱜᱟ ᱵᱩᱨᱩ ᱨᱮᱱᱟᱜ ᱤᱧ ᱯᱟᱥᱴᱟ ᱥᱮᱱ ᱠᱷᱚᱱ ᱟᱯᱮ ᱠᱚᱴᱷᱮᱱ ᱜᱮᱥᱟᱭ ᱜᱮᱥᱟᱭ ᱱᱮᱦᱚᱨ ᱡᱚᱦᱟᱨᱤᱧ ᱪᱟᱞᱮᱜᱼᱟ ᱢᱟ ᱛᱚᱵᱮ ᱤᱧ ᱜᱮ ᱢᱟᱱ ᱥᱩᱠᱩᱞ ᱢᱟᱱᱰᱤ ᱩᱲᱤᱥᱥᱟ ᱯᱚᱱᱚᱛ ᱢᱚᱭᱩᱨᱵᱷᱚᱸᱡᱽ ᱦᱚᱱᱚᱛ ᱨᱟᱥᱜᱳᱵᱤᱱᱫᱽᱯᱩᱨ ᱵᱚᱱᱚᱛ ᱨᱮᱱᱟᱜ ᱱᱚᱲᱜᱚᱡᱟ ᱡᱤᱯᱤ ᱨᱤᱱᱤᱡ ᱢᱩᱦᱞᱤᱭᱟᱹ ᱟᱹᱛᱩ ᱨᱤᱱᱤᱡ ᱢᱤᱫ ᱯᱟᱨᱟᱭᱱᱤᱠ ᱵᱟᱵᱟ ᱦᱚᱸ ᱠᱟᱱᱟᱞᱤᱧ ᱥᱟᱶᱛᱮ ᱢᱤᱫ ᱪᱤᱠᱤ ᱫᱚᱨᱚᱫᱤᱭᱟᱹ ᱥᱟᱶᱛᱟ ᱥᱩᱥᱟᱹᱨᱤᱭᱟᱹ ᱦᱚᱸ ᱠᱟᱱᱟᱞᱤᱧ ᱛᱮᱦᱮᱧ ᱫᱚ ᱦᱩᱭᱩᱜ ᱠᱟᱱᱟ ᱤᱝᱨᱮᱡᱤ ᱪᱟᱸᱫᱚ ᱨᱮᱱᱟᱜ ᱯᱷᱮᱵᱽᱨᱩᱣᱟᱨᱤ ᱛᱤᱱ ᱛᱟᱹᱨᱤᱠᱷ ᱠᱟᱱᱟ ᱛᱚ ᱱᱚᱣᱟ ᱛᱤᱱ ᱛᱟᱹᱨᱤᱠᱷ ᱫᱚ ᱱᱟᱦᱟᱜ ᱟᱵᱚ ᱟᱹᱫᱤᱢ ᱥᱟᱶᱛᱟ ᱠᱷᱮᱨᱣᱟᱲ ᱢᱟᱱᱣᱟ ᱞᱮᱠᱟᱛᱮ ᱫᱚ ᱱᱚᱣᱟ ᱫᱚ ᱦᱩᱭᱩᱜ ᱠᱟᱱᱟ ᱢᱟᱜᱽ ᱢᱩᱞᱩᱜ ᱱᱟᱣᱟ ᱥᱮᱨᱢᱟ ᱟᱹᱫᱤᱵᱟᱹᱥᱤ ᱱᱟᱣᱟ ᱥᱮᱨᱢᱟ ᱢᱮᱱ ᱫᱚ ᱢᱚᱬᱮ ᱟᱢᱤ ᱠᱟᱱᱟ ᱛᱮᱦᱮᱧᱟᱜ ᱱᱚᱣᱟ ᱢᱚᱬᱮ ᱟᱢᱤ ᱫᱤᱱ ᱨᱮ ᱥᱟᱱᱟᱢ ᱧᱮᱧᱮᱞᱤᱭᱟᱹ ᱠᱚ ᱫᱤᱥᱩᱣᱟᱹ ᱠᱚ ᱡᱮᱜᱮᱛ ᱡᱟᱠᱟᱛ ᱨᱤᱱ ᱥᱟᱱᱟᱢ ᱠᱷᱮᱨᱣᱟᱲ ᱵᱚᱝᱥᱚ ᱜᱟᱬᱟ ᱠᱚ ᱡᱟᱦᱮᱨ ᱵᱚᱸᱜᱟ ᱥᱟᱱᱛᱟᱲ ᱠᱚ ᱥᱟᱱᱟᱢ ᱠᱚᱜᱮ ᱤᱧ ᱯᱟᱥᱴᱟ ᱥᱮᱱ ᱠᱷᱚᱱ ᱜᱩᱱᱢᱟᱱ ᱞᱟᱥᱟᱲᱦᱮᱫ ᱡᱚᱦᱟᱨ ᱤᱧ ᱪᱟᱞ ᱟᱯᱮ ᱠᱟᱱᱟ ᱛᱚ ᱛᱮᱦᱮᱧ ᱟᱹᱞᱤᱧ ᱱᱟᱦᱟᱜ ᱱᱚᱣᱟ ᱟᱹᱞᱤᱧᱟᱜ ᱚᱲᱟᱜ ᱨᱮ ᱛᱮᱦᱮᱧ ᱟᱵᱚ ᱡᱟᱦᱟᱸ ᱚᱞ ᱜᱩᱨᱩ ᱜᱚᱢᱠᱮ ᱛᱤᱠᱤᱱ ᱛᱤᱱ ᱡᱚᱦᱚᱜ ᱱᱟᱦᱟᱜ ᱟᱵᱚ ᱡᱮᱜᱮᱛ ᱡᱟᱠᱟᱛ ᱨᱮᱱᱟᱜ ᱯᱩᱭᱞᱩ ᱜᱚᱱᱚᱴᱷᱚᱱ ᱥᱟᱶᱛᱟ ᱥᱮᱪᱮᱫ ᱞᱟᱠᱪᱟᱨ ᱥᱮᱢᱞᱮᱫ ᱢᱟᱰᱣᱟ ᱨᱟᱭᱨᱚᱝᱯᱩᱨ ᱢᱩᱲᱩᱫ ᱛᱟᱞᱢᱟ ᱠᱤᱱ ᱵᱮᱨᱮᱫ ᱞᱮᱫᱼᱟ ᱩᱱᱤᱥᱥᱚ ᱪᱳᱣᱥᱚᱴᱴᱤ ᱢᱚᱥᱤᱭᱟ ᱨᱮ ᱩᱱ ᱡᱚᱦᱚᱜ ᱱᱚᱣᱟ ᱡᱟᱦᱟᱸ ᱟᱵᱚ ᱥᱮᱢᱞᱮᱫ ᱪᱤᱨ ᱢᱮᱱᱫᱚ ᱯᱮ ᱛᱮᱨᱟᱝ ᱥᱟᱨ ᱪᱤᱨ ᱡᱟᱦᱟᱸ ᱦᱟᱹᱨᱭᱟᱹᱲ ᱪᱤᱨ ᱠᱤᱱ ᱦᱤᱯᱤᱲ ᱞᱮᱫᱼᱟ ᱛᱮᱦᱮᱧ ᱚᱱᱟ ᱦᱟᱹᱨᱭᱟᱹᱲ ᱪᱤᱨ ᱜᱮ ᱟᱹᱞᱤᱧ ᱟᱹᱞᱤᱧᱟᱜ ᱜᱷᱟᱨᱚᱸᱡᱽ ᱨᱮᱞᱤᱧ ᱦᱤᱯᱤᱲ ᱥᱟᱹᱨᱤ ᱠᱮᱜᱼᱟ ᱛᱮᱦᱮᱧ ᱱᱚᱣᱟ ᱟᱹᱫᱤᱵᱟᱹᱥᱤ ᱱᱟᱣᱟ ᱥᱮᱨᱢᱟ ᱢᱚᱬᱮ ᱟᱢᱤ ᱨᱮ ᱯᱩᱭᱞᱩ ᱨᱮ ᱚᱱᱟ ᱯᱟᱥᱴᱟ ᱥᱮᱱ ᱠᱷᱚᱱ ᱱᱚᱣᱟ ᱱᱟᱣᱟ ᱥᱮᱨᱢᱟ ᱞᱮᱠᱟᱛᱮ ᱥᱟᱱᱟᱢ ᱠᱚᱜᱮ ᱥᱟᱹᱜᱩᱱ ᱥᱟᱨᱦᱟᱣ ᱡᱚᱦᱟᱨᱤᱧ ᱪᱟᱞᱟᱯᱮ ᱠᱟᱱᱟ ᱛᱚ ᱡᱟᱛᱮ ᱩᱱᱤ ᱥᱤᱧ ᱵᱚᱸᱜᱟ ᱥᱤᱨᱡᱚᱱᱤᱭᱟᱹ ᱢᱟᱨᱟᱝ ᱵᱩᱨᱩ ᱡᱟᱦᱮᱨ ᱟᱭᱳ ᱞᱤᱴᱟᱹ ᱢᱚᱬᱮ ᱠᱚ ᱛᱩᱨᱩᱭ ᱠᱚ ᱥᱟᱶᱛᱮ ᱵᱤᱫᱩ ᱪᱟᱸᱫᱟᱱ ᱚᱱᱚᱞ ᱵᱚᱸᱜᱟ ᱵᱩᱨᱩ ᱠᱚᱴᱷᱮᱱ ᱥᱟᱱᱟᱢ ᱠᱷᱮᱨᱣᱟᱲ ᱵᱚᱝᱥᱚ ᱨᱤᱱ ᱥᱚᱨᱚᱜᱽᱯᱩᱨᱤ ᱯᱟᱛᱟᱞᱯᱩᱨᱤ ᱢᱚᱧᱪᱚᱯᱩᱨᱤ ᱨᱤᱱ ᱥᱟᱱᱟᱢ ᱫᱮᱵ ᱫᱮᱵᱟᱞᱩᱠ ᱠᱚᱴᱷᱮᱱ ᱜᱮ ᱤᱧᱤᱧ ᱱᱮᱦᱚᱨᱚᱜ ᱡᱚᱦᱟᱨᱚᱜᱼᱟ ᱡᱟᱛᱮ ᱟᱵᱚᱣᱟᱜ ᱱᱚᱣᱟ ᱢᱟᱹᱱᱢᱤ ᱡᱤᱵᱚᱱ ᱡᱤᱭᱟᱹᱲ ᱠᱚᱜ ᱛᱟᱵᱚᱱ ᱢᱟ ᱱᱚᱣᱟ ᱱᱟᱣᱟ ᱥᱮᱨᱢᱟ ᱡᱟᱛᱮ ᱱᱟᱭᱛᱮ ᱱᱟᱯᱟᱭᱛᱮ ᱥᱟᱱᱟᱢ ᱠᱚ ᱥᱩᱠᱛᱮ ᱥᱟᱶᱟᱨ ᱛᱮᱵᱚᱱ ᱛᱟᱦᱮᱱ ᱢᱟ ᱟᱵᱚᱣᱟᱜ ᱢᱟᱹᱱᱢᱤ ᱡᱤᱭᱚᱱ ᱡᱤᱭᱟᱹᱲ ᱠᱚᱜ ᱢᱮᱱᱛᱮᱧ ᱱᱮᱦᱚᱨᱚᱜᱼᱟ ᱛᱚ ᱫᱚᱥᱟᱨ ᱨᱮ ᱯᱩᱭᱞᱩ ᱨᱮ ᱤᱧᱨᱮᱱ ᱡᱟᱱᱟᱢ ᱟᱭᱳ ᱵᱟᱵᱟ ᱥᱟᱶᱛᱮ ᱱᱚᱣᱟ ᱜᱚᱨᱟᱢ ᱨᱮᱱ ᱢᱟᱹᱡᱷᱤ ᱵᱟᱵᱟ ᱱᱟᱭᱠᱮ ᱵᱟᱵᱟ ᱥᱟᱱᱟᱢ ᱢᱚᱬᱮ ᱢᱟᱯᱟᱡᱤ ᱟᱭᱳ ᱵᱟᱵᱟ ᱥᱟᱶᱛᱮ ᱤᱧᱟᱹᱜ ᱡᱟᱦᱟᱸ ᱪᱷᱩᱴᱮ ᱯᱷᱮᱲᱟᱣ ᱞᱮᱫ ᱩᱱᱤ ᱫᱷᱟᱹᱭ ᱟᱭᱳ ᱡᱟᱦᱟᱸᱭ ᱫᱟᱜ ᱫᱩᱞ ᱵᱩᱲᱦᱤ ᱵᱚᱱ ᱢᱮᱛᱟᱭ ᱠᱟᱱ ᱩᱱᱤ ᱦᱚᱸ ᱤᱧ ᱯᱟᱥᱴᱟ ᱥᱮᱱ ᱠᱷᱚᱱ ᱜᱩᱱᱢᱟᱱ ᱡᱚᱦᱟᱨᱤᱧ ᱪᱟᱞᱟᱭ ᱠᱟᱱᱟ ᱤᱱᱟᱹ ᱛᱟᱭᱚᱢ ᱱᱚᱣᱟ ᱟᱛᱳ ᱫᱤᱥᱚᱢ ᱵᱟᱝ ᱟᱞᱮᱭᱟᱜ ᱜᱚᱨᱟᱢ ᱨᱮ ᱢᱮᱱᱟᱜ ᱠᱚ ᱥᱟᱱᱟᱢ ᱞᱮᱠᱟᱱ ᱵᱚᱸᱜᱟ ᱵᱩᱨᱩ ᱢᱟᱜ ᱧᱟᱢ ᱵᱚᱸᱜᱟ ᱥᱟᱶᱛᱮ ᱥᱤᱢᱟᱹ ᱵᱚᱸᱜᱟ ᱥᱟᱱᱟᱢ ᱞᱮᱠᱟᱱ ᱵᱚᱸᱜᱟ ᱵᱩᱨᱩ ᱥᱟᱶᱛᱮ ᱟᱵᱚ ᱠᱷᱮᱨᱣᱟᱲ ᱵᱚᱝᱥᱚ ᱨᱮᱱ ᱡᱚᱛᱚ ᱵᱚᱸᱜᱟ ᱵᱩᱨᱩ ᱠᱚᱴᱷᱮᱱ ᱜᱮ ᱤᱧᱟᱹᱜ ᱜᱩᱱᱢᱟᱱ ᱞᱟᱥᱟᱲᱦᱮᱫ ᱡᱚᱦᱟᱨ ᱥᱟᱶᱛᱮ ᱟᱵᱚ ᱡᱟᱦᱟᱸᱭ ᱚᱱᱟ ᱥᱤᱧᱚᱛ ᱫᱤᱥᱚᱢ ᱨᱤᱱ ᱯᱷᱟᱥᱴ ᱯᱷᱨᱤᱰᱚᱢ ᱯᱷᱟᱭᱴᱚᱨ ᱵᱟᱵᱟ ᱛᱤᱞᱠᱟᱹ ᱢᱟᱹᱡᱷᱤ ᱥᱤᱫᱩ ᱠᱟᱹᱱᱩ ᱵᱤᱨᱥᱮ ᱢᱩᱱᱰᱟᱹ ᱵᱟᱵᱟ ᱫᱷᱟᱹᱨᱛᱤ ᱵᱟᱵᱟ ᱵᱤᱨᱥᱮ ᱢᱩᱱᱰᱟᱹ ᱢᱟᱨᱟᱝ ᱜᱚᱢᱠᱮ ᱡᱚᱭᱯᱟᱞ ᱥᱤᱝ ᱢᱩᱱᱰᱟᱹ ᱥᱟᱶᱛᱮ ᱵᱷᱚᱸᱡᱽᱵᱤᱨ ᱥᱩᱱᱟᱹᱨᱟᱢ ᱥᱚᱨᱮᱱ ᱞᱮᱠᱟᱱ ᱥᱟᱱᱟᱢ ᱵᱤᱨ ᱵᱟᱱᱴᱟ ᱜᱟᱹᱠᱷᱩᱲᱟᱱ ᱠᱚ ᱵᱟᱝ ᱢᱟᱨᱮ ᱦᱟᱯᱲᱟᱢ ᱠᱚ ᱥᱟᱱᱟᱢ ᱠᱚᱜᱮ ᱤᱧ ᱯᱟᱥᱴᱟ ᱥᱮᱱ ᱠᱷᱚᱱ ᱜᱩᱱᱢᱟᱱ ᱡᱚᱦᱟᱨ ᱥᱟᱶᱛᱮ ᱟᱵᱚᱣᱟᱜ ᱡᱟᱦᱟᱸ ᱥᱚᱝᱵᱤᱫᱷᱟᱱ ᱯᱨᱚᱬᱮᱛᱟ ᱵᱟᱵᱟ ᱥᱟᱦᱮᱵᱽ ᱰᱚᱠᱴᱚᱨ ᱵᱷᱤᱢᱨᱟᱣ ᱟᱢᱵᱮᱫᱠᱚᱨ ᱥᱟᱶᱛᱮ ᱟᱵᱚ ᱡᱟᱦᱟᱸᱭ ᱠᱚᱵᱤᱜᱩᱨᱩ ᱥᱟᱹᱫᱷᱩ ᱨᱟᱢᱪᱟᱸᱫᱽ ᱥᱟᱶᱛᱮ ᱡᱟᱦᱟᱸᱭ ᱱᱚᱣᱟ ᱡᱟᱹᱛᱤ ᱥᱟᱶᱛᱟ ᱡᱟᱦᱟᱸ ᱡᱩᱜᱽ ᱡᱩᱜᱽ ᱨᱮᱱᱟᱜ ᱱᱩᱠᱩ ᱢᱟᱨᱮ ᱦᱟᱯᱲᱟᱢ ᱠᱚᱣᱟᱜ ᱢᱟᱯᱟᱧᱡᱤ ᱠᱚᱣᱟᱜ ᱡᱟᱦᱟᱸ ᱯᱟᱧᱡᱤ ᱥᱮ ᱡᱟᱦᱟᱸ ᱨᱟᱭᱨᱤᱛ ᱟᱹᱨᱤᱪᱟᱹᱞᱤ ᱠᱚ ᱱᱟ ᱩᱱᱤᱥᱥᱚ ᱯᱚᱸᱪᱤᱥ ᱢᱚᱥᱤᱦᱟ ᱨᱮ ᱯᱟᱹᱨᱥᱤ ᱥᱤᱧ ᱪᱟᱸᱫᱚ ᱚᱞ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱ ᱡᱟᱦᱟᱸ ᱯᱟᱸᱪ ᱯᱟᱸᱪ ᱩᱱᱤᱥᱥᱚ ᱯᱟᱸᱪ ᱨᱮ ᱱᱚᱣᱟ ᱫᱷᱟᱹᱨᱛᱤ ᱛᱟᱞᱟᱨᱮ ᱢᱟᱹᱱᱢᱤ ᱢᱟᱹᱱᱢᱤ ᱨᱩᱯ ᱛᱮ ᱱᱟᱦᱟᱜ ᱡᱟᱦᱟᱸ ᱵᱚᱸᱜᱟ ᱞᱮᱠᱟ ᱛᱮᱠᱤᱱ ᱩᱯᱮᱞ ᱞᱮᱱᱟ ᱥᱤᱧ ᱵᱚᱸᱜᱟ ᱞᱮᱠᱟᱛᱮ ᱩᱱᱠᱤᱱ ᱡᱟᱦᱩᱱᱟ ᱚᱞᱪᱤᱠᱤ ᱯᱟᱹᱨᱥᱤ ᱡᱟᱦᱟᱸ ᱚᱰᱚᱠ ᱠᱟᱛᱮ ᱩᱱᱤᱥᱥᱚ ᱯᱚᱸᱪᱤᱥ ᱨᱮ ᱛᱚ ᱩᱱᱠᱤᱱ ᱥᱟᱱᱟᱢ ᱠᱤᱱ ᱩᱭᱦᱟᱹᱨ ᱞᱮᱜᱼᱟ ᱵᱟᱝ ᱵᱟᱝ ᱢᱟᱲᱟᱝ ᱢᱟ ᱱᱟᱦᱟᱜ ᱟᱵᱚᱣᱟᱜ ᱚᱞ ᱛᱚᱞ ᱵᱟᱭ ᱛᱟᱦᱮᱸ ᱠᱟᱱᱛᱮ ᱟᱵᱚᱣᱟᱜ ᱠᱟᱛᱷᱟ ᱠᱚ ᱵᱟᱝ ᱨᱟᱭᱨᱤᱛ ᱟᱹᱨᱤᱪᱟᱹᱞᱤ ᱠᱚᱫᱚ ᱥᱟᱱᱟᱢᱟᱜ ᱟᱵᱚᱣᱟᱜ ᱫᱚ ᱵᱤᱱᱛᱤ ᱵᱟᱠᱷᱮᱬ ᱥᱮᱨᱮᱧ ᱫᱩᱨᱟᱹᱝ ᱱᱚᱝᱠᱟ ᱞᱮᱠᱟᱛᱮ ᱛᱟᱦᱮᱸ ᱠᱟᱱᱟ ᱛᱚ ᱤᱱᱟᱹ ᱛᱟᱭᱚᱢ ᱱᱩᱠᱤᱱ ᱡᱮᱛᱮ ᱵᱮᱲᱮ ᱩᱱᱤᱥᱥᱚ ᱯᱚᱸᱪᱤᱥ ᱨᱮ ᱠᱤᱱ ᱚᱰᱚᱠ ᱠᱮᱫ ᱛᱟᱭᱚᱢ ᱫᱚ ᱡᱟᱦᱩ ᱟᱵᱚ ᱠᱚᱣᱟᱜ ᱥᱟᱢᱴᱟᱣ ᱥᱟᱺᱦᱤᱡ ᱵᱩᱴᱟᱹ ᱥᱟᱺᱦᱤᱡ ᱯᱩᱥᱴᱟᱹ ᱥᱟᱺᱦᱤᱡ ᱡᱟᱦᱩ ᱱᱚᱣᱟ ᱚᱞ ᱪᱤᱠᱤᱛᱮ ᱟᱵᱚᱣᱟᱜ ᱯᱩᱛᱷᱤ ᱯᱟᱛᱷᱟᱢ ᱠᱚ ᱟᱹᱰᱤᱜᱟᱱ ᱠᱤᱱ ᱚᱞ ᱟᱠᱟᱫ ᱥᱟᱶᱛᱮ ᱢᱟᱨᱮ ᱦᱟᱯᱲᱟᱢ ᱠᱚᱣᱟᱜ ᱨᱟᱭᱨᱤᱛ ᱟᱹᱨᱤᱪᱟᱹᱞᱤ ᱥᱟᱱᱟᱢ ᱞᱮᱠᱟᱱᱟᱜ ᱱᱚᱝᱠᱟᱱᱟᱜ ᱦᱚᱸ ᱚᱞ ᱛᱚᱞ ᱠᱟᱛᱮ ᱢᱮᱱᱟᱜᱼᱟ ᱛᱚ ᱤᱱᱟᱹ ᱛᱟᱭᱚᱢ ᱩᱱᱤᱥᱥᱚ ᱥᱚᱛᱚᱥᱛᱚᱨᱤ ᱢᱚᱥᱤᱦᱟ ᱨᱮ ᱱᱚᱣᱟ ᱵᱷᱟᱨᱚᱛ ᱫᱤᱥᱚᱢ ᱨᱮᱱᱟᱜ ᱟᱵᱚ ᱡᱟᱦᱟᱸ ᱵᱮᱝᱜᱚᱞ ᱯᱚᱱᱚᱛ ᱡᱷᱟᱲᱜᱨᱟᱢ ᱛᱚᱛᱷᱟ ᱵᱮᱸᱛᱠᱩᱸᱫᱽᱨᱤ ᱰᱟᱹᱦᱤ ᱨᱮ ᱥᱟᱱᱟᱢ ᱵᱤᱦᱟᱨ ᱵᱮᱝᱜᱚᱞ ᱳᱰᱤᱥᱟ ᱟᱥᱟᱢ ᱡᱷᱟᱲᱠᱷᱚᱸᱰ ᱨᱤᱱ ᱥᱟᱱᱟᱢ ᱟᱵᱚᱨᱤᱱ ᱢᱟᱨᱮ ᱦᱟᱯᱲᱟᱢ ᱠᱚ ᱢᱤᱫᱴᱷᱮᱱ ᱟᱪᱟᱨ ᱠᱟᱛᱮ ᱵᱤᱪᱟᱹᱨ ᱠᱟᱛᱮ ᱡᱮ ᱪᱮᱫ ᱞᱮᱠᱟ ᱵᱚᱱ ᱯᱟᱨᱟᱵᱽ ᱯᱩᱱᱩᱭᱟ ᱪᱮᱫ ᱞᱮᱠᱟ ᱵᱚᱱ ᱵᱚᱸᱜᱟ ᱵᱩᱨᱩᱭᱟ ᱥᱟᱱᱟᱢ ᱞᱮᱠᱟᱱ ᱨᱟᱭ ᱨᱤᱛ ᱡᱟᱦᱟᱱᱟᱜ ᱠᱚ ᱴᱷᱟᱹᱣᱠᱟᱹ ᱞᱮᱫ ᱜᱚᱴᱟ ᱞᱮᱫ ᱛᱮᱦᱮᱧ ᱚᱱᱟ ᱤᱫᱤ ᱠᱟᱛᱮ ᱜᱮ ᱩᱱᱤᱥᱥᱚ ᱪᱳᱣᱥᱚᱴᱴᱤ ᱢᱚᱥᱤᱭᱟ ᱨᱮ ᱡᱟᱦᱟᱸ ᱟᱹᱠᱤᱱ ᱱᱟᱦᱟᱜ ᱠᱤᱱ ᱚᱰᱚᱠ ᱞᱮᱫ ᱵᱮᱨᱮᱫ ᱞᱮᱫ ᱡᱟᱦᱟᱸ ᱜᱚᱱᱚᱴᱷᱚᱱ ᱥᱟᱶᱛᱟ ᱥᱮᱪᱮᱫ ᱞᱟᱠᱪᱟᱨ ᱥᱮᱢᱞᱮᱫ ᱨᱟᱭᱨᱚᱝᱯᱩᱨ ᱚᱸᱰᱮᱱᱟᱜ ᱡᱟᱦᱟᱸ ᱪᱤᱨ ᱠᱤᱱ ᱦᱤᱯᱤᱲ ᱞᱮᱫ ᱚᱱᱟ ᱪᱤᱨ ᱜᱮ ᱛᱮᱦᱮᱧ ᱟᱹᱞᱤᱧᱟᱜ ᱜᱷᱟᱨᱚᱸᱡᱽ ᱞᱤᱧ ᱦᱤᱯᱤᱲ ᱥᱟᱹᱨᱤᱭᱮᱜᱼᱟ ᱥᱟᱶᱛᱮ ᱥᱟᱱᱟᱢ ᱢᱟᱹᱡᱷᱤ ᱢᱟᱯᱟᱱᱡᱤ ᱟᱭᱳ ᱵᱟᱵᱟ ᱠᱚᱴᱷᱮᱱᱤᱧ ᱱᱮᱦᱚᱨᱚᱜᱼᱟ ᱥᱟᱶᱛᱮ ᱥᱟᱶᱛᱟ ᱥᱩᱥᱟᱹᱨᱤᱭᱟᱹ ᱟᱹᱠᱤᱞᱟᱱ ᱢᱟᱹᱱᱟᱱ ᱜᱩᱱᱟᱱ ᱥᱟᱱᱟᱢ ᱜᱚᱢᱠᱮ ᱠᱚ ᱥᱟᱶᱛᱮ ᱡᱟᱦᱟᱸ ᱛᱤᱱᱟᱹᱝ ᱟᱵᱚ ᱵᱤᱦᱟᱨ ᱵᱮᱝᱜᱚᱞ ᱳᱰᱤᱥᱟ ᱟᱥᱟᱢ ᱡᱷᱟᱲᱠᱷᱚᱸᱰ ᱱᱮᱯᱟᱲ ᱵᱷᱩᱴᱟᱱ ᱮᱢᱟᱱ ᱠᱚᱨᱮ ᱠᱚ ᱛᱟᱦᱮᱱ ᱠᱟᱱ ᱥᱟᱱᱟᱢ ᱡᱮᱜᱮᱛ ᱡᱟᱠᱟᱛ ᱨᱤᱱ ᱟᱹᱫᱤᱵᱟᱹᱥᱤ ᱠᱷᱮᱨᱣᱟᱲ ᱵᱚᱝᱥᱚ ᱥᱟᱱᱛᱟᱲ ᱡᱟᱦᱮᱨ ᱵᱚᱸᱜᱟ ᱥᱟᱱᱛᱟᱲ ᱠᱚᱴᱷᱮᱱᱤᱧ ᱱᱮᱦᱚᱨᱚᱜᱼᱟ ᱡᱟᱛᱮ ᱥᱟᱱᱟᱢ ᱠᱚᱜᱮ ᱛᱮᱦᱮᱧ ᱡᱩᱫᱤ ᱟᱵᱚ ᱵᱚᱱ ᱡᱩᱢᱤᱫᱚᱜ ᱞᱮᱠᱟ ᱵᱚᱱ ᱩᱭᱦᱟᱹᱨᱮᱜᱼᱟ ᱵᱟᱝ ᱵᱚᱱ ᱡᱩᱢᱤᱫᱚᱜᱼᱟ ᱛᱚ ᱢᱤᱫ ᱫᱤᱱ ᱵᱟᱝ ᱢᱤᱫ ᱫᱤᱱ ᱥᱟᱹᱨᱤᱭᱟᱜ ᱫᱚ ᱱᱚᱣᱟ ᱫᱚ ᱥᱤᱨᱡᱚᱱ ᱮᱛᱚᱦᱚᱵ ᱠᱷᱚᱱ ᱥᱤᱨᱡᱚᱱ ᱢᱩᱪᱟᱹᱫ ᱦᱟᱹᱨᱤᱡ ᱡᱩᱜᱮ ᱡᱩᱜᱮ ᱡᱩᱜᱽ ᱡᱩᱜᱽ ᱥᱟᱹᱨᱤ ᱜᱮᱭᱟ ᱢᱮᱱᱛᱮ ᱟᱹᱞᱤᱧ ᱞᱤᱧ ᱩᱭᱦᱟᱹᱨᱟ ᱛᱚ ᱥᱟᱱᱟᱢ ᱠᱚᱞᱤᱧ ᱱᱮᱦᱚᱨ ᱯᱮᱭᱟ ᱡᱟᱛᱮ ᱟᱯᱟᱱ ᱟᱹᱯᱤᱱ ᱵᱟᱝ ᱩᱭᱦᱟᱹᱨ ᱠᱟᱛᱮ ᱡᱟᱛᱮ ᱡᱚᱛᱚ ᱦᱚᱲᱟᱜ ᱢᱤᱫ ᱢᱚᱱᱮ ᱩᱭᱦᱟᱹᱨ ᱠᱟᱛᱮ ᱜᱩᱨᱩ ᱠᱚᱣᱟᱜ ᱦᱚᱨ ᱟᱵᱚ ᱵᱚᱱ ᱯᱟᱸᱡᱟᱭᱟ ᱵᱟᱝ ᱟᱵᱚ ᱢᱟᱨᱮ ᱦᱟᱯᱲᱟᱢ ᱠᱚᱣᱟᱜ ᱰᱟᱦᱟᱨ ᱵᱚᱱ ᱯᱟᱸᱡᱟᱭᱟ ᱛᱚ ᱛᱮᱵᱮᱭᱮᱱᱟ ᱡᱮ ᱠᱤ ᱯᱟᱞᱮᱱ ᱟᱹᱞᱤᱧ ᱞᱤᱧ ᱩᱭᱦᱟᱹᱨᱟ ᱢᱤᱫ ᱫᱤᱱ ᱟᱵᱚ ᱵᱚᱱ ᱡᱩᱢᱤᱫ ᱫᱟᱲᱮᱭᱟᱜᱼᱟ ᱛᱮᱵᱮᱱᱟ ᱡᱮ ᱠᱤ ᱟᱵᱚᱣᱟᱜ ᱦᱚᱠ ᱟᱹᱭᱫᱟᱹᱨ ᱦᱚᱸ ᱢᱤᱫ ᱫᱤᱱ ᱵᱚᱱ ᱧᱟᱢ ᱫᱟᱲᱮᱭᱟᱜᱼᱟ ᱡᱮ ᱜᱩᱨᱩ ᱜᱚᱢᱠᱮ ᱛᱟᱹᱠᱤᱱ ᱱᱚᱝᱠᱟ ᱦᱚᱸ ᱠᱤᱱ ᱵᱟᱰᱟᱭ ᱞᱮᱜᱼᱟ ᱵᱟᱝᱢᱟ ᱡᱮ ᱟᱹᱫᱤᱢ ᱢᱟᱱᱣᱟ ᱠᱚ ᱦᱚᱭᱛᱳ ᱢᱤᱫ ᱫᱤᱱ ᱟᱵᱚᱣᱟᱜ ᱥᱟᱹᱨᱤᱭᱟᱛᱟᱜ ᱨᱟᱭᱨᱤᱛ ᱟᱹᱨᱤᱪᱟᱹᱞᱤ ᱵᱚᱸᱜᱟ ᱵᱩᱨᱩ ᱯᱟᱨᱟᱵᱽ ᱯᱩᱱᱩᱭ ᱠᱷᱚᱱ ᱵᱚᱱ ᱮᱛᱚᱢ ᱮᱨᱮᱲᱚᱜᱼᱟ ᱛᱚ ᱚᱱᱟ ᱠᱷᱟᱹᱛᱤᱨ ᱛᱮ ᱩᱱᱠᱤᱱ ᱟᱵᱚᱣᱟᱜ ᱥᱟᱱᱟᱢ ᱞᱮᱠᱟᱱᱟᱜ ᱠᱟᱛᱷᱟ ᱠᱚ ᱟᱹᱰᱤᱜᱟᱱ ᱫᱟᱢᱟᱱ ᱫᱟᱢᱟᱱ ᱠᱟᱛᱷᱟ ᱠᱚ ᱠᱤᱱ ᱚᱞ ᱥᱚᱫᱚᱨ ᱟᱠᱟᱫ ᱛᱟᱦᱮᱸᱫ ᱟᱨ ᱱᱚᱣᱟ ᱠᱤᱱ ᱩᱭᱦᱟᱹᱨ ᱞᱮᱫ ᱛᱟᱦᱮᱸᱫ ᱡᱮ ᱚᱞ ᱫᱚ ᱵᱟᱨᱟᱦᱤ ᱠᱟᱱᱟ ᱚᱞ ᱵᱟᱨᱟᱦᱤ ᱛᱮ ᱥᱟᱱᱟᱢ ᱟᱵᱚ ᱵᱚᱱ ᱛᱚᱞ ᱞᱮᱱᱠᱷᱟᱱ ᱢᱟᱨᱥᱟᱞ ᱰᱟᱦᱟᱨ ᱛᱮ ᱟᱵᱚᱭ ᱚᱨ ᱤᱫᱤ ᱵᱚᱱᱟ ᱛᱚ ᱥᱟᱱᱟᱢ ᱠᱚ ᱚᱱᱟᱛᱮ ᱛᱮᱦᱮᱧᱟᱜ ᱱᱚᱣᱟ ᱢᱟᱜᱽ ᱢᱩᱞᱩᱜ ᱢᱚᱬᱮ ᱟᱢᱤ ᱫᱤᱱ ᱨᱮ ᱱᱚᱣᱟ ᱥᱟᱹᱜᱩᱱ ᱫᱤᱱ ᱨᱮ ᱢᱮᱱ ᱫᱚ ᱛᱮᱦᱮᱧ ᱫᱚ ᱱᱟᱜ ᱵᱟᱞᱮ ᱢᱟᱦᱟ ᱠᱟᱱᱟ ᱱᱚᱣᱟ ᱵᱟᱞᱮ ᱢᱟᱦᱟ ᱨᱮ ᱥᱟᱱᱟᱢ ᱠᱚ ᱤᱧ ᱟᱯᱮ ᱠᱚᱴᱷᱮᱱ ᱜᱮᱥᱟᱭ ᱜᱮᱥᱟᱭ ᱱᱮᱦᱚᱨᱤᱧ ᱫᱚᱦᱚᱭᱟ ᱵᱟᱝᱢᱟ ᱥᱟᱱᱟᱢ ᱠᱚ ᱡᱟᱛᱮ ᱡᱟᱦᱟᱸᱭ ᱜᱚᱱᱚᱴᱷᱚᱱ ᱦᱩᱭᱩᱜ ᱠᱤ ᱡᱟᱦᱟᱸᱭ ᱢᱟᱱᱣᱟ ᱦᱩᱭᱩᱜ ᱥᱟᱱᱟᱢ ᱠᱚᱜᱮ ᱡᱟᱦᱟᱸᱭ ᱨᱟᱡᱽ ᱟᱹᱨᱤ ᱠᱚᱨᱮ ᱦᱚᱸ ᱢᱮᱱᱟᱜ ᱵᱚᱱ ᱠᱤ ᱪᱟᱹᱠᱨᱤ ᱵᱟᱹᱠᱨᱤ ᱟᱠᱟᱫ ᱠᱤ ᱵᱟᱝᱠᱷᱟᱱ ᱥᱟᱱᱟᱢ ᱞᱮᱠᱟᱱᱟᱜ ᱜᱚᱱᱚᱴᱷᱚᱱ ᱡᱟᱦᱟᱸ ᱜᱮᱵᱚᱱ ᱵᱮᱱᱟᱣ ᱟᱠᱟᱫ ᱛᱚ ᱚᱱᱟ ᱫᱚ ᱟᱹᱞᱤᱧ ᱫᱚ ᱵᱟᱹᱲᱤᱡ ᱫᱚ ᱵᱟᱹᱞᱤᱧ ᱩᱭᱦᱟᱹᱨ ᱯᱮᱭᱟ ᱥᱚᱝᱜᱚᱴᱷᱚᱱ ᱵᱮᱱᱟᱣ ᱫᱚ ᱵᱟᱹᱲᱤᱡ ᱫᱚ ᱵᱟᱝ ᱠᱟᱱᱟ ᱠᱤᱱᱛᱩ ᱫᱩᱠ ᱢᱩᱦᱤᱢ ᱵᱮᱲᱟ ᱨᱮ ᱵᱟᱝ ᱥᱟᱱᱟᱢ ᱞᱮᱠᱟᱱᱟᱜ ᱟᱵᱚᱣᱟᱜ ᱢᱟᱱᱮ ᱡᱚᱥ ᱟᱱᱟᱜ ᱠᱟᱹᱢᱤ ᱨᱮ ᱵᱟᱝ ᱡᱩᱢᱤᱫᱚᱜ ᱵᱮᱲᱟ ᱨᱮ ᱞᱟᱹᱠᱛᱤ ᱵᱮᱲᱟ ᱨᱮ ᱡᱟᱛᱮ ᱥᱟᱱᱟᱢ ᱠᱚ ᱵᱟᱝ ᱵᱚᱱ ᱡᱩᱢᱤᱫ ᱫᱟᱲᱮᱭᱟᱜ ᱠᱟᱱᱟ ᱚᱱᱟᱜᱮ ᱟᱹᱞᱤᱧ ᱯᱟᱥᱴᱟ ᱥᱮᱱ ᱠᱷᱚᱱ ᱟᱹᱞᱤᱧ ᱟᱹᱰᱤ ᱫᱩᱠ ᱞᱤᱧ ᱟᱹᱭᱠᱟᱹᱣᱟ